ᱱᱤᱭᱟᱹ ᱫᱚ ᱴᱮᱸᱜᱟ ᱵᱮᱲᱤᱭᱟ ᱡᱳᱜᱽᱨᱟᱢ ᱯᱚᱧᱪᱟᱭᱮᱛ ᱡᱟᱢᱟᱞᱯᱩᱨ ᱵᱞᱚᱠ ᱯᱩᱨᱵᱚ ᱵᱚᱨᱫᱷᱚᱢᱟᱱ ᱡᱮᱞᱟ ᱟᱫᱚ ᱱᱤᱛ ᱫᱚ ᱱᱚᱜᱼᱚᱭ ᱛᱩᱥᱟᱨ ᱠᱟᱱᱛᱤ ᱥᱚᱨᱮᱱ ᱥᱟᱶ ᱯᱩᱨᱱᱤᱢᱟ ᱥᱚᱨᱮᱱ ᱛᱚ ᱱᱩᱭ ᱥᱟᱶᱛᱮ ᱱᱚᱜᱼᱚᱭ ᱥᱟᱹᱜᱩᱱ ᱵᱟᱯᱞᱟ ᱟᱫᱚ ᱛᱩᱥᱟᱨ ᱠᱟᱱᱛᱤ ᱥᱚᱨᱮᱱ ᱟᱵᱚᱣᱟᱜ ᱱᱚᱣᱟ ᱵᱟᱯᱞᱟ ᱤᱫᱤ ᱠᱟᱛᱮ ᱢᱤᱫ ᱵᱟᱨ ᱠᱟᱛᱷᱟᱭ ᱞᱟᱹᱭ ᱛᱟᱵᱚᱱᱟᱭ ᱟᱪᱪᱷᱟ ᱵᱟᱯᱞᱟ ᱫᱚ ᱢᱟᱹᱱᱢᱤ ᱪᱮᱫ ᱪᱮᱫᱟᱜ ᱠᱚ ᱵᱟᱯᱞᱟᱜᱼᱟ ᱱᱚᱣᱟ ᱵᱟᱨᱮ ᱛᱮᱜᱮ ᱢᱤᱫ ᱵᱟᱨ ᱠᱟᱛᱷᱟᱭ ᱞᱟᱹᱭ ᱛᱟᱵᱚᱱᱟᱭ ᱟᱫᱚ ᱱᱩᱠᱤᱱ ᱴᱷᱮᱱ ᱢᱤᱫ ᱵᱟᱨ ᱠᱟᱛᱷᱟ ᱵᱟᱯᱞᱟ ᱤᱫᱤ ᱠᱟᱛᱮ ᱜᱮᱵᱚᱱ ᱵᱟᱰᱟᱭ ᱧᱟᱢ ᱥᱟᱱᱟᱭᱮᱫ ᱵᱚᱱᱟ ᱪᱚᱞᱚ ᱟᱸᱡᱚᱢ ᱟᱵᱚᱱ ᱟᱵᱚ ᱥᱟᱱᱛᱟᱲᱟᱜ ᱵᱟᱯᱞᱟ ᱨᱮ ᱢᱮᱠᱥᱤᱢᱟᱢ ᱧᱮᱞᱚᱜ ᱠᱟᱱᱟ ᱦᱟᱺᱰᱤ ᱠᱚ ᱵᱮᱵᱚᱦᱟᱨᱫᱟ ᱟᱫᱚ ᱦᱟᱺᱰᱤ ᱢᱟᱲᱟᱝᱼᱟ ᱥᱮ ᱵᱟᱯᱞᱟ ᱢᱟᱲᱟᱝᱼᱟ ᱥᱟᱹᱨᱤ ᱡᱩᱫᱤ ᱦᱟᱺᱰᱤ ᱜᱮ ᱢᱟᱲᱟᱝ ᱠᱷᱟᱱ ᱟᱵᱚ ᱥᱚᱢᱟᱡᱽ ᱨᱮ ᱦᱟᱺᱰᱤ ᱦᱟᱺᱰᱤ ᱦᱟᱺᱰᱤ ᱵᱮᱜᱚᱨ ᱞᱟᱹᱭᱟᱠᱚ ᱵᱟᱯᱞᱟ ᱵᱟᱝ ᱦᱩᱭᱩᱜᱼᱟ ᱟᱫᱚ ᱟᱢ ᱱᱚᱣᱟ ᱚᱠᱟ ᱞᱮᱠᱟᱢ ᱢᱚᱱᱮᱭ ᱜᱮᱭᱟ? ᱡᱚᱦᱟᱨ ᱜᱮ ᱧᱮᱞ ᱵᱤᱱ ᱜᱚᱝᱠᱮ ᱵᱟᱯᱞᱟ ᱫᱚ ᱢᱤᱫᱴᱮᱱ ᱟᱹᱰᱤ ᱨᱟᱹᱥᱠᱟᱹ ᱜᱟᱱ ᱳᱣᱟᱨᱰ ᱠᱟᱱᱟ ᱛᱚ ᱵᱟᱯᱞᱟ ᱫᱚ ᱥᱟᱱᱟᱢ ᱴᱷᱮᱱ ᱜᱮ ᱟᱹᱰᱤ ᱨᱟᱹᱥᱠᱟᱹ ᱨᱮᱱᱟᱜ ᱫᱤᱱ ᱠᱟᱱᱟ ᱟᱨ ᱨᱟᱹᱥᱠᱟᱹ ᱜᱮ ᱢᱚᱱᱮ ᱥᱮᱫ ᱠᱷᱚᱱ ᱡᱤᱣᱤ ᱥᱮᱫ ᱠᱷᱚᱱ ᱟᱹᱰᱤ ᱮᱴᱟᱜ ᱨᱚᱠᱚᱢ ᱜᱮ ᱵᱩᱡᱷᱟᱹᱜ ᱜᱮᱭᱟ ᱛᱚ ᱵᱟᱯᱞᱟ ᱤᱧ ᱧᱮᱞ ᱠᱟᱹᱫᱟᱹᱧ ᱟᱵᱚ ᱥᱟᱱᱛᱟᱲ ᱥᱚᱢᱟᱡᱽ ᱵᱟᱯᱞᱟ ᱨᱮ ᱤᱧ ᱢᱤᱫᱴᱮᱡ ᱢᱟᱱᱮ ᱠᱤᱪᱷᱩ ᱠᱷᱟᱨᱟᱯᱴᱟᱜ ᱤᱧ ᱞᱟᱹᱭᱫᱟ ᱢᱟᱱᱮ ᱟᱵᱚ ᱥᱟᱱᱛᱟᱲ ᱥᱚᱢᱟᱡᱽ ᱨᱮ ᱢᱤᱫᱴᱮᱡ ᱤᱧ ᱚᱱᱩᱵᱷᱚᱵᱽ ᱠᱮᱫᱟ ᱡᱟᱦᱟᱸ ᱫᱚ ᱟᱵᱚᱣᱟᱜ ᱢᱟᱱᱮ ᱥᱚᱢᱚᱭ ᱡᱚᱛᱚ ᱦᱚᱲ ᱴᱷᱤᱠ ᱥᱚᱢᱚᱭ ᱨᱮ ᱡᱮ ᱦᱩᱭᱩᱜᱼᱟ ᱚᱱᱮ ᱢᱟᱱᱮ ᱴᱷᱤᱠ ᱥᱚᱢᱚᱭ ᱨᱮ ᱵᱟᱝ ᱦᱩᱭᱩᱜ ᱜᱮᱭᱟ ᱢᱤᱫ ᱱᱚᱢᱵᱚᱨ ᱱᱤᱭᱟᱹ ᱡᱟᱦᱟᱸ ᱛᱤᱱᱟᱹᱜ ᱜᱮ ᱥᱚᱢᱚᱭ ᱫᱚᱦᱚᱭ ᱵᱤᱱ ᱚᱱᱟ ᱥᱚᱢᱚᱭ ᱨᱮᱫᱚ ᱮᱠᱟᱞ ᱜᱮ ᱵᱟᱝ ᱦᱩᱭᱩᱜ ᱜᱮᱭᱟ ᱱᱤᱭᱟᱹ ᱤᱧ ᱯᱩᱨᱟᱹ ᱵᱷᱟᱜᱮ ᱨᱚᱠᱚᱢᱤᱧ ᱵᱩᱡᱷᱟᱹᱣ ᱧᱟᱢ ᱠᱮᱫᱟ

ᱟᱢ ᱵᱤᱱᱟᱹ ᱦᱟᱺᱰᱤ ᱛᱮᱦᱚᱸ ᱟᱢ ᱵᱟᱯᱞᱟ ᱫᱚ ᱦᱩᱭᱩᱜᱼᱟ ᱠᱟᱨᱚᱱ ᱵᱚᱸᱜᱟ ᱵᱩᱨᱩ ᱫᱚ ᱵᱟᱝ ᱠᱚ ᱞᱟᱹᱭ ᱠᱟᱫᱟ ᱡᱮ ᱵᱟᱯᱞᱟ ᱨᱮ ᱦᱟᱺᱰᱤ ᱫᱚ ᱞᱟᱜᱟᱜ ᱠᱟᱱ ᱜᱮᱭᱟ ᱠᱟᱨᱚᱱ ᱟᱹᱰᱤ ᱟᱭᱢᱟ ᱦᱚᱲ ᱜᱮ ᱢᱮᱱᱟᱜ ᱠᱚᱣᱟ ᱱᱤᱭᱟᱹ ᱵᱤᱨᱳᱫ ᱨᱮᱠᱚ ᱛᱟᱦᱮᱱᱟ ᱠᱟᱨᱚᱱ ᱱᱤᱭᱟᱹ ᱠᱚᱫᱚ ᱧᱮᱞ ᱟᱹᱜᱩ ᱠᱟᱜ ᱜᱮᱭᱟ ᱠᱚ ᱟᱵᱚᱨᱮᱱ ᱦᱟᱲᱟᱢ ᱠᱚ ᱠᱚᱨᱟᱣ ᱟᱹᱜᱩ ᱠᱟᱜ ᱜᱮᱭᱟ ᱚᱱᱟ ᱧᱮᱞ ᱧᱮᱞ ᱛᱮ ᱟᱨᱦᱚᱸ ᱱᱟᱦᱟᱜ ᱨᱮᱱ ᱥᱟᱱᱟᱢ ᱠᱚᱜᱮ ᱠᱚ ᱥᱮᱬᱟᱭᱮᱫᱟ ᱠᱤᱱᱛᱩ ᱤᱧ ᱦᱚᱸ ᱟᱞᱮ ᱦᱚᱸᱞᱮ ᱧᱮᱞ ᱠᱟᱫᱟ ᱡᱮ ᱱᱤᱭᱟᱹ ᱵᱤᱱᱟᱹ ᱦᱟᱺᱰᱤ ᱛᱮ ᱵᱚᱸᱜᱟ ᱵᱩᱨᱩ ᱟᱞᱮ ᱦᱚᱸᱞᱮ ᱠᱚᱨᱟᱣ ᱠᱟᱫᱟ ᱟᱨ ᱮᱠᱷᱚᱱ ᱦᱚᱸᱞᱮ ᱠᱚᱨᱟᱣᱮᱫ ᱜᱮᱭᱟ ᱛᱚ ᱱᱤᱭᱟᱹ ᱡᱟᱦᱟᱸ ᱦᱟᱺᱰᱤ ᱟᱵᱚ ᱵᱚᱱ ᱫᱚᱦᱚᱭᱮᱫᱟ ᱵᱟᱯᱞᱟ ᱨᱮ ᱟᱹᱰᱤ ᱟᱭᱢᱟ ᱜᱟᱱ ᱜᱮ ᱧᱮᱞᱚᱜ ᱠᱟᱱᱟ ᱟᱵᱚᱣᱟᱜ ᱪᱟᱣᱞᱮ ᱛᱤᱱᱟᱹᱜ ᱵᱟᱝ ᱡᱚᱢ ᱦᱚᱪᱚ ᱦᱩᱭᱩᱜ ᱠᱟᱱᱟ ᱵᱷᱚᱡᱽ ᱨᱮ ᱛᱟᱨ ᱫᱤᱜᱩᱱ ᱪᱟᱣᱞᱮ ᱟᱵᱚᱣᱟᱜ ᱠᱷᱚᱨᱪᱟᱜ ᱠᱟᱱᱟ ᱚᱱᱮ ᱪᱟᱣᱞᱮ ᱨᱮᱱᱟᱜ ᱟᱵᱚᱣᱟᱜ ᱜᱚᱱᱚᱝ ᱜᱮ ᱟᱹᱰᱤ ᱟᱭᱢᱟ ᱯᱟᱲᱟᱜ ᱠᱟᱱᱟ ᱡᱟᱦᱟᱸ ᱛᱮᱫᱚ ᱟᱵᱚ ᱚᱱᱮ ᱜᱚᱱᱚᱝ ᱡᱩᱫᱤ ᱵᱟᱹᱲᱛᱤ ᱠᱚᱜᱼᱟ ᱛᱟᱦᱚᱞᱮ ᱚᱱᱱᱚ ᱠᱤᱪᱷᱩ ᱵᱚᱱ ᱠᱚᱨᱟᱣ ᱫᱟᱲᱮ ᱠᱚᱜᱼᱟ ᱚᱱᱟ ᱵᱟᱯᱞᱟ ᱨᱮᱱᱟᱜ ᱟᱭᱴᱮᱢ ᱫᱚ ᱟᱨ ᱱᱤᱭᱟᱹ ᱦᱟᱺᱰᱤ ᱧᱩ ᱠᱟᱛᱮ ᱟᱹᱰᱤ ᱡᱟᱭᱜᱟ ᱨᱮ ᱚᱥᱟᱱᱛᱤ ᱡᱷᱟᱢᱮᱞᱟ ᱱᱤᱭᱟᱹ ᱠᱚᱫᱚ ᱦᱩᱭ ᱤᱫᱤᱜ ᱜᱮᱭᱟ ᱟᱨ ᱱᱤᱭᱟᱹ ᱦᱟᱺᱰᱤ ᱵᱮᱜᱚᱨ ᱛᱮᱜᱮ ᱟᱹᱰᱤ ᱟᱭᱢᱟ ᱡᱤᱱᱤᱥ ᱥᱟᱹᱜᱩᱱ ᱠᱟᱹᱢᱤ ᱠᱚ ᱡᱟᱦᱟᱸ ᱠᱚ ᱟᱹᱰᱤ ᱛᱟᱭᱱᱚᱢᱚᱜ ᱜᱮᱭᱟ ᱟᱹᱰᱤ ᱵᱤᱞᱚᱢᱚᱜ ᱜᱮᱭᱟ ᱛᱚ ᱤᱧᱟᱹᱜ ᱢᱚᱱᱮ ᱛᱮᱫᱚ ᱞᱟᱹᱭᱟ ᱡᱮ ᱱᱤᱭᱟᱹ ᱵᱟᱯᱞᱟ ᱨᱮ ᱱᱤᱭᱟᱹ ᱵᱤᱱᱟᱹ ᱦᱟᱺᱰᱤ ᱛᱮᱦᱚᱸ ᱵᱟᱯᱞᱟ ᱫᱚ ᱦᱩᱭᱩᱜ ᱜᱮᱭᱟ ᱟᱨ ᱱᱚᱝᱠᱟᱱᱟᱜ ᱦᱚᱸ ᱦᱩᱭ ᱠᱟᱱᱟ ᱟᱹᱰᱤ ᱡᱟᱭᱜᱟ ᱨᱮ ᱛᱚ ᱱᱚᱝᱠᱟ ᱫᱚ ᱵᱟᱝ ᱡᱮ ᱵᱤᱱᱟᱹ ᱦᱟᱺᱰᱤ ᱪᱷᱟᱲᱟ ᱵᱟᱯᱞᱟ ᱵᱟᱝ ᱦᱩᱭᱩᱜᱼᱟ ᱱᱚᱝᱠᱟ ᱫᱚ ᱚᱠᱚᱭ ᱡᱚᱱᱱᱮ ᱦᱚᱸ ᱚᱠᱟ ᱠᱟᱹᱢᱤ ᱫᱚ ᱵᱟᱝ ᱛᱤᱸᱜᱩ ᱛᱟᱦᱮᱱᱟ ᱟᱨ ᱱᱤᱭᱟᱹ ᱵᱤᱱᱟᱹ ᱦᱟᱺᱰᱤ ᱛᱮ ᱵᱟᱯᱞᱟ ᱫᱚ ᱚᱵᱚᱥᱥᱳᱭ ᱜᱮ ᱦᱩᱭᱩᱜᱼᱟ ᱟᱨ ᱱᱚᱝᱠᱟᱱᱟᱜ ᱫᱚ ᱠᱚᱨᱟᱣ ᱜᱮ ᱦᱩᱭ ᱠᱟᱱᱟ ᱟᱨ ᱢᱟ ᱮᱱᱠᱷᱟᱱ ᱡᱚᱦᱟᱨ ᱟᱨ ᱵᱮᱥᱤ ᱠᱤᱪᱷᱩ ᱵᱟᱹᱞᱤᱧ ᱞᱟᱹᱭᱫᱟ ᱢᱟ ᱜᱚᱢᱠᱮ ᱡᱚᱦᱟᱨ